ᱵᱤᱫᱤᱱ ᱫᱷᱚᱨᱚᱢ ᱫᱚ ᱚᱠᱟ ᱠᱷᱚᱡ ᱦᱮᱡ ᱮᱱᱟ ᱱᱚᱣᱟ ᱵᱤᱫᱤᱱ ᱫᱚ ᱡᱟᱦᱟᱸ ᱵᱟᱦᱟ ᱥᱚᱨᱦᱟᱭ ᱮᱨᱚᱜ ᱡᱟᱱᱛᱷᱟᱲ ᱢᱤᱫ ᱛᱮ ᱵᱟᱠᱚ ᱯᱩᱡᱟᱹᱭᱮᱫ ᱠᱟᱱ ᱛᱟᱦᱮᱱ ᱛᱮ ᱚᱱᱟ ᱵᱤᱫᱤᱱ ᱫᱷᱚᱨᱚᱢ ᱫᱚ ᱚᱸᱰᱮ ᱠᱷᱚᱡ ᱜᱮ ᱦᱮᱡ ᱮᱱᱟ ᱵᱤᱫᱤᱱ ᱫᱷᱚᱨᱚᱢ ᱫᱚ ᱱᱩᱠᱩ ᱢᱤᱫ ᱵᱟᱨ ᱦᱚᱲ ᱚᱠᱚᱭ ᱠᱚᱪᱚᱝ ᱠᱚ ᱧᱩᱛᱩᱢ ᱠᱟᱣᱫᱟ ᱱᱚᱣᱟ ᱵᱤᱫᱤᱱ ᱟᱫᱚ ᱟᱢ ᱜᱮᱢ ᱞᱟᱹᱭᱟ ᱱᱚᱣᱟ ᱫᱚ ᱤᱧ ᱫᱚᱧ ᱵᱤᱫᱤᱱ ᱠᱟᱱᱟ ᱠᱷᱩᱫᱽ ᱵᱤᱫᱤᱱ ᱠᱟᱱᱟᱢ ᱟᱫᱚ ᱢᱤᱫᱴᱮᱡ ᱜᱮᱵᱚᱱ ᱞᱟᱹᱭᱟ ᱥᱟᱨᱱᱟ ᱫᱷᱚᱨᱚᱢ ᱵᱟᱝᱠᱷᱟᱱ ᱫᱚ ᱦᱤᱱᱫᱩ ᱜᱮᱵᱚᱱ ᱞᱟᱹᱭᱟ ᱡᱮᱢᱚᱱ ᱵᱤᱫᱤᱱ ᱨᱚᱲ ᱠᱟᱛᱮᱫ ᱡᱟᱦᱟᱱ ᱞᱟᱵᱽ ᱵᱟᱹᱱᱩᱜᱼᱟ ᱵᱤᱫᱤᱱ ᱢᱟ ᱤᱭᱟᱹ ᱪᱮᱛᱟᱱ ᱨᱮ ᱵᱤᱫᱤᱱ ᱵᱷᱤᱛᱨᱤ ᱨᱮᱢᱟ ᱦᱤᱱᱫᱩ ᱟᱫᱚ ᱱᱚᱣᱟ ᱡᱟᱛᱮ ᱡᱮᱢᱚᱱ ᱱᱚᱝᱠᱟ ᱵᱟᱵᱚᱱ ᱞᱟᱹᱭᱟ ᱢᱤᱫᱴᱮᱱ ᱜᱮᱵᱚᱱ ᱞᱟᱹᱭᱟ ᱡᱮᱢᱚᱱ ᱞᱟᱹᱭᱟ ᱦᱚᱲ ᱴᱷᱮᱱ ᱫᱚ ᱵᱤᱫᱤᱱ ᱟᱨ ᱫᱤᱠᱩ ᱴᱷᱮᱱ ᱫᱚ ᱦᱤᱱᱫᱩ ᱟᱨ ᱡᱟᱦᱟᱸᱭ ᱠᱚ ᱤᱧ ᱧᱮᱞ ᱟᱠᱟᱫ ᱠᱚᱣᱟ ᱡᱟᱛᱮ ᱦᱤᱱᱫᱩ ᱜᱮᱠᱚ ᱚᱞᱚᱜᱼᱟ ᱟᱨ ᱟᱞᱮ ᱫᱚ ᱥᱟᱨᱱᱟ ᱥᱟᱨᱱᱟ ᱡᱟᱦᱟᱱᱟᱜ ᱨᱮᱜᱮ ᱥᱟᱨᱱᱟ ᱟᱢ ᱢᱮᱛᱟᱭ ᱢᱮ ᱫᱷᱚᱨᱚᱢ ᱵᱚᱫᱚᱞ ᱞᱟᱹᱜᱤᱫ ᱫᱚᱢ ᱚᱠᱚᱭ ᱠᱟᱱᱟ ᱢᱟ ᱥᱟᱱᱟᱢ ᱠᱚ ᱡᱚᱦᱟᱨ ᱡᱚᱦᱟᱨ ᱜᱮ ᱥᱟᱱᱟᱢ ᱠᱚ ᱪᱮᱫ ᱞᱮᱠᱟ ᱢᱮᱱᱟᱜ ᱯᱮᱭᱟ ᱱᱟᱯᱟᱭ ᱜᱮ ᱛᱮᱦᱮᱧ ᱤᱧ ᱱᱚᱣᱟ ᱟᱵᱚ ᱵᱤᱫᱤᱱ ᱫᱷᱚᱨᱚᱢ ᱨᱮᱱᱟᱜ ᱛᱷᱚᱲᱟ ᱜᱟᱱ ᱢᱤᱫ ᱵᱟᱨ ᱠᱟᱛᱷᱟᱧ ᱨᱚᱲ ᱛᱟᱵᱚᱱᱟ ᱟᱨ ᱵᱤᱫᱤᱱ ᱫᱷᱚᱨᱚᱢ ᱫᱚ ᱞᱟᱦᱟ ᱜᱮ ᱛᱟᱦᱮᱸ ᱠᱟᱱᱟ ᱢᱮᱱᱛᱮ ᱤᱧ ᱦᱚᱸ ᱵᱟᱹᱧ ᱵᱟᱲᱟᱭ ᱠᱟᱱ ᱛᱟᱦᱮᱱᱟ ᱟᱫᱚ ᱥᱟᱨᱱᱟ ᱫᱷᱚᱨᱚᱢ ᱨᱮᱧ ᱦᱮᱡ ᱮᱱᱟ ᱚᱱᱟᱛᱮ ᱤᱧ ᱱᱚᱣᱟᱧ ᱢᱮᱱ ᱦᱚᱪᱚᱭᱮᱫᱟ ᱡᱟᱦᱟᱸ ᱵᱤᱫᱤᱱ ᱫᱷᱚᱨᱚᱢ ᱞᱟᱦᱟᱛᱮ ᱛᱟᱦᱮᱸ ᱠᱟᱱ ᱚᱱᱟ ᱨᱮᱱᱟᱜ ᱵᱤᱫᱤᱱ ᱨᱮᱱᱟᱜ ᱢᱚᱛᱞᱚᱵ ᱫᱚ ᱪᱮᱫ ᱛᱟᱦᱮᱸ ᱠᱟᱱᱟ ᱱᱚᱜᱼᱚᱸᱭ ᱤᱧ ᱦᱟᱲᱟᱢ ᱦᱚᱲ ᱤᱧ ᱠᱩᱞᱤ ᱵᱟᱲᱟ ᱞᱮᱫ ᱠᱚᱣᱟ ᱱᱚᱣᱟ ᱦᱟᱞᱟ ᱦᱟᱲᱟᱢ ᱦᱚᱲ ᱵᱟᱝ ᱠᱚ ᱞᱟᱹᱭ ᱫᱟᱲᱮᱭᱟᱜ ᱠᱟᱱ ᱛᱟᱦᱮᱱᱟ ᱢᱤᱫ ᱵᱟᱨ ᱦᱚᱲ ᱱᱚᱝᱠᱟ ᱠᱚ ᱢᱮᱱᱮᱫ ᱠᱟᱱ ᱛᱟᱦᱮᱱᱟ ᱱᱚᱣᱟ ᱫᱚ ᱟᱵᱚ ᱞᱟᱦᱟ ᱛᱟᱭᱚᱢ ᱵᱚᱱ ᱵᱟᱦᱟ ᱥᱚᱨᱦᱟᱭ ᱮᱨᱚᱜ ᱡᱟᱱᱛᱷᱟᱲ ᱠᱟᱛᱮᱫ ᱠᱟᱱ ᱛᱟᱦᱮᱱ ᱛᱮ ᱱᱚᱣᱟ ᱫᱚ ᱵᱤᱫᱤᱭᱟᱹ ᱱᱟᱲᱤ ᱠᱷᱚᱡ ᱜᱮ ᱦᱮᱡ ᱠᱟᱱᱟ ᱟᱨ ᱡᱷᱚᱴᱭᱟ ᱵᱚᱱ ᱢᱮᱱ ᱱᱚᱣᱟ ᱦᱚᱸᱠᱚ ᱢᱮᱛᱟᱜ ᱜᱮᱭᱟ ᱟᱨ ᱵᱤᱫᱤᱱ ᱵᱤᱫᱤᱱ ᱜᱮ ᱡᱷᱚᱴᱭᱟ ᱠᱚ ᱢᱮᱛᱟᱜᱼᱟ ᱡᱷᱚᱴᱭᱟ ᱫᱚ ᱚᱱᱮ ᱥᱩᱲᱟᱹ ᱥᱚᱢᱚᱭ ᱥᱤᱢ ᱴᱟᱝ ᱯᱟᱴᱟᱠ ᱨᱮ ᱵᱟᱠᱚ ᱤᱫᱤ ᱠᱚᱣᱟ ᱡᱷᱟᱴᱭᱟ ᱡᱷᱚᱴᱭᱟ ᱠᱟᱛᱮᱫ ᱟᱫᱚ ᱚᱱᱟᱛᱮ ᱡᱷᱚᱴᱭᱟ ᱡᱷᱚᱴᱭᱟ ᱟᱨ ᱵᱤᱫᱤᱱ ᱱᱚᱣᱟ ᱫᱚᱠᱚ ᱢᱮᱛᱟᱜᱼᱟ ᱟᱫᱚ ᱤᱧ ᱦᱚᱸ ᱵᱟᱨ ᱯᱮ ᱵᱚᱪᱷᱚᱨ ᱞᱟᱦᱟ ᱨᱮ ᱥᱟᱨᱱᱟ ᱫᱷᱚᱨᱚᱢ ᱤᱧ ᱩᱪᱟᱹᱲ ᱦᱮᱡ ᱮᱱᱟ ᱵᱤᱫᱤᱱ ᱫᱷᱚᱨᱚᱢ ᱠᱷᱚᱡ ᱚᱱᱟ ᱨᱮᱱᱟᱜ ᱢᱩᱞ ᱵᱩᱴᱟᱹ ᱠᱟᱛᱷᱟ ᱵᱟᱹᱧ ᱵᱟᱲᱟᱭ ᱠᱟᱱ ᱛᱟᱦᱮᱱ ᱛᱮ ᱱᱤᱛᱚᱜ ᱪᱮᱫ ᱪᱟᱵᱟ ᱠᱮᱫᱟ ᱱᱤᱛᱚᱜ ᱫᱚ ᱟᱫᱚ ᱥᱟᱨᱱᱟ ᱫᱷᱚᱨᱚᱢ ᱫᱚ ᱢᱟᱨᱮ ᱫᱷᱚᱨᱚᱢ ᱠᱟᱱ ᱜᱮᱭᱟ ᱱᱟᱣᱟ ᱫᱷᱚᱨᱚᱢ ᱫᱚ ᱵᱟᱝ ᱠᱟᱱᱟ ᱛᱚᱵᱮ ᱢᱮᱱᱟ ᱱᱚᱣᱟ ᱥᱟᱨᱱᱟ ᱫᱚ ᱱᱟᱣᱟ ᱫᱷᱚᱨᱚᱢ ᱠᱟᱱᱟ ᱯᱚᱱᱰᱤᱛ ᱨᱚᱜᱷᱩᱱᱟᱛᱷ ᱢᱩᱨᱢᱩᱭ ᱵᱮᱱᱟᱣ ᱟᱠᱟᱫ ᱱᱚᱣᱟ ᱫᱚ ᱚᱞ ᱪᱤᱠᱤ ᱞᱤᱯᱤ ᱵᱮᱱᱟᱣ ᱞᱮᱫ ᱚᱱᱟ ᱠᱚ ᱥᱚᱢᱚᱭ ᱨᱮᱱᱟᱜ ᱱᱚᱣᱟ ᱜᱮ ᱞᱟᱹᱭ ᱠᱟᱜᱼᱟ ᱟᱵᱚᱣᱟᱜ ᱥᱟᱨᱱᱟ ᱫᱷᱚᱨᱚᱢ ᱠᱟᱱᱟ ᱢᱮᱱᱛᱮ ᱟᱨ ᱱᱚᱣᱟ ᱨᱮ ᱱᱚᱣᱟ ᱫᱚ ᱢᱤᱞᱟᱹᱜ ᱠᱟᱱᱟ ᱢᱮᱱᱛᱮ ᱜᱮᱞᱵᱟᱨ ᱥᱤᱧ ᱜᱮᱞᱵᱟᱨ ᱧᱤᱫᱟᱹ ᱟᱪᱟᱨ ᱞᱮᱫ ᱠᱚ ᱵᱤᱪᱟᱹᱨ ᱞᱮᱫ ᱠᱚ ᱞᱩᱜᱩᱼᱵᱩᱨᱩ ᱜᱷᱟᱱᱴᱟ ᱵᱟᱲᱮ ᱨᱮ ᱢᱤᱫᱴᱮᱱ ᱜᱟᱯᱟᱞᱢᱟᱨᱟᱣ ᱠᱟᱛᱮᱫ ᱱᱚᱣᱟ ᱫᱷᱚᱨᱚᱢ ᱴᱷᱟᱶ ᱵᱟᱠᱚ ᱧᱟᱢ ᱫᱟᱲᱮ ᱟᱠᱟᱫ ᱛᱮ ᱱᱚᱣᱟ ᱫᱚ ᱟᱵᱚ ᱚᱠᱟ ᱨᱮᱵᱚᱱ ᱫᱷᱚᱨᱚᱢᱟ ᱱᱚᱣᱟ ᱟᱜᱼᱥᱟᱨ ᱵᱚᱱ ᱛᱮᱨᱟᱝᱟ ᱱᱚᱣᱟ ᱚᱠᱟᱨᱮ ᱧᱩᱨᱦᱟᱹᱜ ᱛᱟᱵᱚᱱᱟ ᱱᱚᱣᱟ ᱟᱵᱚᱣᱟᱜ ᱫᱷᱚᱨᱚᱢ ᱴᱷᱟᱶ ᱜᱮ ᱦᱩᱭᱩᱜᱼᱟ ᱟᱫᱚ ᱟᱸᱜ ᱥᱟᱨ ᱠᱚ ᱛᱮᱨᱟᱝ ᱠᱮᱫᱟ ᱱᱚᱣᱟ ᱫᱚ ᱥᱟᱹᱨᱤ ᱥᱟᱨᱡᱚᱢ ᱫᱟᱨᱮ ᱵᱩᱴᱟᱹ ᱨᱮ ᱧᱩᱨ ᱮᱱᱟ ᱟᱫᱚ ᱱᱚᱣᱟᱛᱮ ᱱᱚᱣᱟᱛᱮ ᱥᱟᱨᱱᱟ ᱫᱷᱚᱨᱚᱢ ᱱᱚᱣᱟ ᱫᱚ ᱧᱩᱛᱩᱢ ᱮᱱᱟ ᱟᱫᱚ ᱦᱟᱱᱛᱮ ᱫᱚ ᱢᱮᱱᱟᱜ ᱜᱮᱭᱟ ᱟᱭᱢᱟ ᱰᱷᱮᱨ ᱟᱫᱚ ᱚᱱᱟ ᱠᱚᱫᱚ ᱵᱟᱹᱧ ᱨᱚᱲᱟ ᱟᱨ ᱵᱤᱫᱤᱱ ᱨᱮᱱ ᱫᱷᱚᱨᱚᱢ ᱨᱮᱱᱟᱜ ᱫᱚ ᱱᱚᱣᱟᱧ ᱢᱮᱱ ᱛᱟᱵᱚᱱᱟ ᱪᱮᱛᱟᱱ ᱨᱮᱫᱚ ᱵᱚᱱ ᱞᱟᱹᱭᱟ ᱵᱤᱫᱤᱱ ᱵᱷᱤᱛᱨᱤ ᱨᱮᱫᱚ ᱦᱤᱱᱫᱩ ᱱᱚᱣᱟ ᱫᱚ ᱴᱷᱤᱠ ᱫᱚ ᱵᱟᱝ ᱦᱩᱭᱩᱜ ᱠᱟᱱᱟ ᱡᱚᱛᱚ ᱡᱮᱢᱚᱱ ᱦᱤᱱᱫᱩ ᱫᱚ ᱵᱟᱵᱚᱱ ᱞᱟᱹᱭᱟ ᱡᱚᱛᱚ ᱡᱮᱢᱚᱱ ᱵᱤᱫᱤᱱ ᱵᱤᱫᱤᱱ ᱟᱨ ᱥᱟᱨᱱᱟ ᱫᱚ ᱤᱱᱟᱹ ᱠᱟᱱ ᱜᱮᱭᱟ ᱯᱨᱟᱠᱨᱤᱛᱤᱠ ᱯᱩᱡᱟᱹ ᱠᱟᱱ ᱜᱮᱭᱟ ᱟᱨ ᱵᱤᱫᱤᱱ ᱦᱚᱲ ᱫᱚ ᱦᱟᱺᱰᱤ ᱠᱚ ᱪᱚᱰᱚᱨᱟ ᱟᱨ ᱥᱟᱨᱱᱟ ᱫᱷᱚᱨᱚᱢ ᱦᱚᱲ ᱫᱚ ᱵᱟᱠᱚ ᱪᱚᱰᱚᱨᱟ ᱱᱚᱣᱟ ᱫᱚᱭ ᱞᱟᱹᱭ ᱟᱹᱜᱩ ᱠᱟᱜᱼᱟ ᱥᱟᱞᱠᱷᱟᱱ ᱢᱩᱨᱢᱩ ᱟᱞᱮ ᱫᱚ ᱡᱮᱣᱮᱫ ᱵᱮᱝᱜᱚᱞ ᱞᱮ ᱢᱮᱛᱟᱭᱟ ᱱᱚᱣᱟ ᱫᱚ ᱵᱮᱝᱜᱚᱞ ᱯᱚᱱᱚᱛ ᱨᱮ ᱥᱟᱞᱰᱤᱦᱟᱹ ᱟᱛᱳ ᱨᱮ ᱱᱚᱣᱟ ᱫᱚ ᱩᱱᱤᱭᱟᱜ ᱯᱷᱳᱴᱳ ᱠᱚ ᱥᱟᱢᱟᱝ ᱞᱮᱫ ᱛᱟᱭᱟ ᱱᱚᱣᱟ ᱫᱚ ᱫᱩ ᱦᱟᱡᱟᱨ ᱛᱤᱱ ᱵᱟᱭᱤᱥ ᱰᱤᱥᱮᱢᱵᱚᱨ ᱨᱮ ᱯᱟᱹᱨᱥᱤ ᱡᱤᱛᱠᱟᱹᱨ ᱞᱮᱫᱟ ᱟᱨ ᱥᱤ ᱮᱱ ᱴᱤ ᱮᱥ ᱯᱤ ᱴᱤ ᱵᱟᱨᱫᱷᱚᱢᱮ ᱡᱤᱛᱠᱟᱹᱨ ᱞᱮᱫᱟ ᱯᱷᱟᱭᱤᱞ ᱤᱭᱟᱹ ᱠᱟᱛᱮᱫ ᱱᱚᱣᱟ ᱫᱚᱭ ᱦᱟᱭ ᱠᱳᱨᱴ ᱥᱩᱯᱨᱤᱢ ᱠᱳᱨᱴ ᱨᱮ ᱠᱮᱥ ᱠᱟᱛᱮᱫ ᱦᱚᱸᱭ ᱡᱤᱛᱠᱟᱹᱨ ᱠᱮᱫᱟ ᱟᱨ ᱥᱤᱫᱩ ᱠᱟᱹᱱᱦᱩ ᱟᱜ ᱴᱤᱠᱤᱴ ᱰᱟᱠ ᱴᱤᱠᱤᱴ ᱫᱚᱭ ᱡᱟᱹᱨᱤ ᱦᱚᱪᱚ ᱠᱮᱫᱟ ᱚᱴᱚᱞ ᱵᱤᱦᱟᱨᱤ ᱵᱟᱥᱯᱮᱭᱤ ᱴᱷᱮᱱ ᱟᱨ ᱱᱚᱝᱠᱟᱱᱟᱜ ᱟᱭᱢᱟ ᱰᱷᱮᱨ ᱮ ᱡᱤᱛᱠᱟᱹᱨ ᱠᱟᱜᱼᱟ ᱚᱱᱟᱛᱮ ᱟᱞᱮ ᱫᱚ ᱥᱟᱞᱠᱷᱟᱱ ᱢᱩᱨᱢᱩ ᱫᱚ ᱡᱮᱣᱮᱫ ᱵᱚᱸᱜᱟ ᱢᱮᱱᱛᱮ ᱞᱮ ᱢᱮᱛᱟᱭᱟ ᱟᱫᱚ ᱱᱚᱣᱟ ᱫᱚ ᱱᱚᱣᱟ ᱧᱩᱛᱩᱢ ᱫᱚ ᱚᱠᱟ ᱠᱷᱚᱱ ᱦᱮᱡ ᱮᱱᱟ ᱱᱚᱣᱟ ᱫᱚ ᱵᱮᱝᱜᱚᱞ ᱯᱚᱱᱚᱛ ᱱᱚᱣᱟ ᱫᱚ ᱥᱟᱞᱰᱷᱟᱹ ᱟᱹᱛᱩ ᱨᱮ ᱱᱩᱭ ᱥᱟᱞᱠᱷᱟᱱ ᱢᱩᱨᱢᱩ ᱠᱚ ᱯᱷᱳᱴᱳ ᱠᱚ ᱥᱟᱢᱟᱝ ᱞᱮᱫ ᱛᱟᱭ ᱚᱸᱰᱮ ᱥᱟᱞᱠᱷᱟᱱ ᱢᱩᱨᱢᱩ ᱠᱚ ᱯᱷᱳᱴᱳ ᱠᱚ ᱧᱮᱞ ᱞᱮᱠᱷᱟᱱ ᱜᱮ ᱦᱟᱥᱟ ᱵᱷᱟᱥᱟ ᱡᱟᱹᱛᱤ ᱫᱷᱚᱨᱚᱢ ᱠᱚ ᱫᱤᱥᱟᱹᱭᱟ ᱥᱮ ᱫᱤᱥᱟᱹᱭᱟ ᱢᱮᱱᱛᱮ ᱚᱱᱟᱛᱮ ᱱᱩᱭ ᱫᱚ ᱥᱟᱞᱠᱷᱟᱱ ᱢᱩᱨᱢᱩ ᱫᱚ ᱱᱚᱰᱮ ᱠᱷᱚᱱ ᱜᱮ ᱡᱮᱣᱮᱫ ᱵᱚᱸᱜᱟ ᱫᱚᱭ ᱧᱩᱛᱩᱢ ᱞᱮᱱᱟ ᱟᱨ ᱱᱚᱣᱟ ᱵᱤᱫᱮᱱ ᱫᱷᱚᱨᱚᱢ ᱦᱚᱲ ᱫᱚ ᱵᱤᱫᱤᱱ ᱫᱷᱚᱨᱚᱢ ᱨᱮᱱᱟᱜ ᱡᱟᱦᱟᱱ ᱯᱩᱛᱷᱤ ᱜᱮ ᱵᱟᱹᱱᱩᱜᱼᱟ ᱠᱷᱟᱹᱞᱤ ᱟᱹᱰᱤ ᱫᱤᱱ ᱠᱷᱚᱱ ᱦᱮᱡ ᱟᱹᱜᱩ ᱠᱟᱱᱟ ᱵᱤᱫᱤᱱ ᱵᱤᱫᱤᱱ ᱤᱧ ᱦᱚᱸᱧ ᱟᱸᱡᱚᱢ ᱠᱟᱜ ᱜᱮᱭᱟ ᱤᱧ ᱜᱚᱜᱚᱼᱵᱟᱵᱟ ᱡᱚᱛᱚ ᱦᱚᱲ ᱵᱤᱫᱤᱱ ᱠᱚ ᱛᱟᱦᱮᱸ ᱠᱟᱱᱟ ᱥᱮ ᱩᱱᱠᱩ ᱦᱚᱸᱧ ᱠᱩᱞᱤ ᱵᱟᱲᱟ ᱞᱮᱫ ᱠᱚᱣᱟ ᱟᱵᱚ ᱵᱤᱫᱤᱱ ᱫᱚ ᱚᱠᱟ ᱠᱷᱚᱱ ᱦᱮᱡ ᱮᱱᱟ ᱟᱨ ᱪᱤᱠᱟᱹ ᱛᱮᱵᱚᱱ ᱧᱩᱛᱩᱢ ᱠᱮᱫᱟ ᱚᱱᱟᱫᱚ ᱟᱫᱚ ᱱᱚᱣᱟ ᱜᱮᱠᱚ ᱞᱟᱹᱭ ᱟᱹᱫᱤᱧᱟ ᱢᱤᱫ ᱵᱟᱨ ᱦᱚᱲ ᱦᱟᱲᱟᱢ ᱦᱚᱲ ᱚᱱᱮ ᱞᱟᱦᱟ ᱥᱚᱦᱨᱟᱭ ᱛᱮ ᱵᱟᱝ ᱢᱤᱞᱟᱹᱜᱼᱟ ᱞᱟᱦᱟ ᱛᱟᱭᱚᱢᱚᱜᱼᱟ ᱥᱚᱦᱨᱟᱭ ᱠᱚ ᱚᱱᱟ ᱤᱭᱟᱹᱛᱮ ᱵᱤᱫᱤᱱ ᱧᱩᱛᱩᱢ ᱫᱚ ᱦᱮᱡ ᱮᱱᱟ ᱟᱨ ᱟᱯᱮ ᱯᱮ ᱵᱟᱲᱟᱭ ᱠᱷᱟᱱ ᱪᱮᱫ ᱤᱭᱟᱹᱛᱮ ᱵᱤᱫᱤᱱ ᱦᱮᱡ ᱮᱱᱟ ᱚᱱᱟ ᱨᱮᱱᱟᱜ ᱯᱮ ᱯᱮ ᱞᱟᱹᱭᱟ ᱡᱟᱛᱮ ᱡᱮᱢᱚᱱ ᱢᱟ ᱡᱟᱹᱥᱛᱤ ᱵᱟᱝ ᱨᱚᱲ ᱠᱟᱛᱮᱫ ᱚᱸᱰᱮ ᱜᱮ ᱢᱩᱪᱟᱹᱫ ᱠᱟᱱᱟ ᱢᱟ ᱥᱟᱱᱟᱢ ᱠᱚ ᱡᱚᱦᱟᱨ